ᱜᱟᱛᱮ ᱠᱚ ᱛᱮᱦᱮᱧ ᱫᱚ ᱥᱤᱫᱩ ᱠᱟᱹᱱᱦᱩ ᱵᱤᱥᱚᱭ ᱛᱮ ᱛᱤᱱᱟᱹᱜ ᱜᱟᱱ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱚᱱᱟ ᱵᱤᱥᱚᱭ ᱛᱮᱵᱚᱱ ᱵᱟᱰᱟᱭᱟ ᱡᱚᱦᱟᱨ ᱜᱮ ᱤᱧ ᱜᱮ ᱥᱟᱹᱠᱩᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱲᱤ ᱡᱤᱠᱮ ᱤᱭᱩᱴᱩᱵᱽ ᱪᱮᱱᱮᱞ ᱫᱮᱞᱟ ᱛᱚᱵᱮ ᱵᱚᱱ ᱮᱦᱚᱵ ᱞᱮᱜᱮ ᱛᱮᱦᱮᱧᱟᱜ ᱠᱩᱠᱞᱤ ᱞᱟᱹᱱᱟᱹᱭ ᱛᱮᱦᱮᱧᱟᱜ ᱯᱳᱭᱞᱳ ᱠᱩᱠᱞᱤ ᱫᱚ ᱦᱩᱭᱩᱜ ᱠᱟᱱᱟ ᱥᱤᱫᱩ ᱫᱚ ᱛᱤᱱᱟᱹᱜ ᱥᱟᱞ ᱨᱮ ᱡᱟᱱᱟᱢ ᱞᱮᱱᱟᱭ

ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱮ ᱟᱴᱷᱨᱚ ᱥᱚ ᱠᱩᱲᱤ ᱛᱮᱥᱟᱨ ᱠᱩᱠᱞᱤ ᱫᱚ ᱦᱩᱭᱩᱜ ᱠᱟᱱᱟ ᱵᱤᱨ ᱵᱟᱭᱟᱨ ᱫᱚ ᱚᱠᱚᱭ ᱛᱤᱠᱤᱱᱟᱜ ᱢᱟᱹᱱ ᱧᱩᱛᱩᱢ ᱠᱟᱱᱟ ᱮ ᱯᱤᱞᱪᱩ ᱦᱟᱲᱟᱢ ᱯᱤᱞᱪᱩ ᱵᱩᱰᱷᱤ ᱵᱤ ᱰᱤᱵᱟᱹ ᱠᱤᱥᱩᱱ ᱥᱤ ᱥᱤᱫᱩ ᱠᱟᱹᱱᱦᱩ ᱰᱤ ᱦᱤᱥᱤ ᱰᱩᱢᱱᱤ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱥᱤ ᱥᱤᱫᱚ ᱠᱟᱹᱱᱦᱩ ᱯᱩᱱᱟᱜ ᱠᱩᱠᱞᱤ ᱫᱚ ᱦᱩᱭᱩᱜ ᱠᱟᱱᱟ ᱥᱤᱫᱚ ᱠᱟᱹᱱᱦᱩ ᱫᱚ ᱚᱠᱟ ᱟᱹᱛᱩ ᱨᱮᱠᱤᱱ ᱡᱟᱱᱟᱢ ᱞᱮᱱᱟ ᱮ ᱵᱷᱚᱜᱽᱱᱟᱰᱤ ᱵᱤ ᱛᱤᱞᱚᱠᱯᱩᱨ ᱥᱤ ᱠᱚᱨᱚᱱᱰᱤ ᱰᱤ ᱫᱟᱢᱠᱚᱢ ᱦᱮᱥᱲᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱮ ᱵᱷᱚᱜᱽᱱᱟᱰᱤ ᱢᱚᱬᱮ ᱱᱟᱢᱵᱟᱨ ᱠᱩᱠᱞᱤ ᱫᱚ ᱦᱩᱭᱩᱜ ᱠᱟᱱᱟ ᱥᱤᱫᱩ ᱠᱟᱹᱱᱦᱩ ᱨᱤᱱ ᱟᱯᱟᱛ ᱧᱩᱛᱩᱢ ᱫᱚ ᱪᱮᱫ ᱮ ᱨᱟᱹᱜᱷᱩ ᱢᱩᱨᱢᱩ ᱵᱤ ᱪᱩᱱᱩ ᱢᱩᱨᱢᱩ ᱥᱤ ᱱᱚᱱᱫᱚᱞᱟᱞ ᱢᱩᱨᱢᱩ ᱰᱤ ᱥᱩᱱᱟᱹᱨᱟᱢ ᱢᱩᱨᱢᱩ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱵᱤ ᱪᱩᱱᱩ ᱢᱩᱨᱢᱩ ᱛᱩᱨᱩᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱤᱫᱩ ᱠᱟᱹᱱᱦᱩ ᱫᱚ ᱚᱠᱟ ᱯᱟᱹᱨᱤᱥ ᱨᱤᱱ ᱦᱚᱲ ᱠᱤᱱ ᱛᱟᱦᱮᱸ ᱠᱟᱱᱟ ᱮ ᱴᱩᱰᱩ ᱵᱤ ᱥᱚᱨᱮᱱ ᱥᱤ ᱢᱟᱹᱨᱰᱤ ᱰᱤ ᱢᱩᱨᱢᱩ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱰᱤ ᱢᱩᱨᱢᱩ

ᱯᱟᱸᱪ ᱢᱟᱨᱪ ᱥᱚᱛᱨᱚ ᱥᱚ ᱯᱚᱪᱟᱥ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜᱼᱟ ᱚᱯᱷᱥᱚᱱ ᱮᱹ ᱛᱤᱨᱤᱥ ᱡᱩᱱ ᱟᱴᱷᱨᱚ ᱥᱚ ᱯᱚᱧᱪᱟᱵᱚᱱ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱤᱫᱩ ᱠᱟᱹᱱᱦᱩ ᱛᱤᱠᱤᱱᱟᱜ ᱢᱩᱴᱷᱟᱹᱱ ᱰᱟᱠ ᱴᱤᱠᱚᱴ ᱨᱮ ᱛᱤᱥ ᱠᱷᱚᱱ ᱪᱷᱟᱯᱟ ᱥᱚᱫᱚᱨ ᱞᱮᱱᱟ ᱮ ᱫᱩᱭ ᱦᱟᱡᱟᱨ ᱫᱚᱥ ᱥᱟᱞ ᱠᱷᱚᱱ ᱵᱤ ᱫᱩᱭ ᱦᱟᱡᱟᱨ ᱫᱩᱭ ᱥᱟᱞ ᱠᱷᱚᱱ ᱥᱤ ᱩᱱᱤᱥᱥᱚ ᱫᱩᱭ ᱥᱟᱞ ᱠᱷᱚᱱ ᱰᱤ ᱩᱱᱤᱥᱥᱚ ᱯᱟᱸᱪ ᱥᱟᱞ ᱠᱷᱚᱱ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱵᱤ ᱫᱩᱭ ᱦᱟᱡᱟᱨ ᱫᱩᱭ ᱥᱟᱞ ᱠᱷᱚᱱ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱤᱫᱩ ᱠᱟᱹᱱᱦᱩ ᱨᱤᱱ ᱵᱟᱨᱭᱟ ᱢᱤᱥᱨᱟ ᱠᱤᱱ ᱛᱟᱦᱮᱸ ᱠᱟᱱᱟ ᱟᱹᱠᱤᱱᱟᱜ ᱧᱩᱛᱩᱢ ᱫᱚ ᱪᱮᱫ ᱮ ᱦᱤᱥᱤᱰᱩᱢᱩᱱᱤ ᱵᱤ ᱪᱷᱤᱛᱟᱹ ᱠᱟᱹᱯᱨᱟᱹ ᱥᱤ ᱯᱷᱩᱞᱚ ᱡᱷᱟᱱᱚ ᱰᱤ ᱟᱭᱱᱚ ᱠᱟᱡᱚᱞ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱥᱤ ᱯᱷᱩᱞᱚ ᱡᱷᱟᱱᱚ ᱜᱮᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱤᱫᱩ ᱠᱟᱹᱱᱦᱩ ᱨᱤᱱ ᱟᱨ ᱵᱟᱨ ᱵᱚᱭᱦᱟ ᱠᱤᱱ ᱛᱟᱦᱮᱸ ᱠᱟᱱᱟ ᱟᱹᱠᱤᱱᱟᱜ ᱧᱩᱛᱩᱢ ᱫᱚ ᱪᱮᱫ ᱮ ᱪᱟᱸᱫᱽ ᱵᱷᱳᱭᱨᱳ ᱵᱤ ᱨᱟᱢ ᱞᱚᱠᱷᱚᱱ ᱥᱤ ᱰᱤᱵᱟᱹ ᱠᱤᱥᱩᱱ ᱰᱤ ᱠᱟᱨᱟᱱ ᱚᱨᱡᱩᱱ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱮ ᱪᱟᱸᱫᱽ ᱵᱷᱳᱭᱨᱳ ᱜᱮᱞ ᱢᱤᱫ ᱱᱚᱢᱵᱚᱨ ᱠᱩᱠᱞᱤ ᱫᱚ ᱦᱩᱭᱩᱜ ᱠᱟᱱᱟ ᱪᱟᱸᱫᱽ ᱫᱚ ᱛᱤᱱᱟᱹᱜ ᱥᱟᱞ ᱨᱮ ᱡᱟᱱᱟᱢ ᱞᱮᱱᱟᱭ

ᱜᱮᱞᱵᱟᱨ ᱱᱚᱢᱵᱚᱨ ᱠᱩᱠᱞᱤ ᱫᱚ ᱦᱩᱭᱩᱜ ᱠᱟᱱᱟ ᱥᱟᱱᱛᱟᱲ ᱦᱩᱞ ᱫᱚ ᱚᱠᱚᱭᱟᱜ ᱦᱚᱛᱮᱛᱮ ᱦᱩᱭ ᱞᱮᱱᱟ ᱮ ᱵᱤᱨᱥᱟ ᱢᱩᱱᱰᱟ ᱵᱤ ᱥᱤᱫᱩ ᱠᱟᱹᱱᱦᱩ ᱥᱤ ᱰᱤᱵᱟ ᱠᱤᱥᱩᱱ ᱰᱤ ᱥᱩᱱᱟᱹᱨᱟᱢ ᱥᱚᱨᱮᱱ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱵᱤ ᱥᱤᱫᱩ ᱠᱟᱹᱱᱦᱩ ᱛᱮᱦᱮᱧᱟᱜ ᱠᱩᱠᱞᱤ ᱞᱟᱹᱱᱟᱹᱭ ᱫᱚ ᱱᱚᱰᱮ ᱜᱮ ᱵᱷᱤᱰᱤᱭᱳ ᱵᱚᱱ ᱠᱩᱥᱤᱭᱟᱫ ᱠᱷᱟᱱ ᱞᱟᱭᱤᱠ ᱢᱟᱵᱚᱱ ᱟᱨ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱚᱱᱟ ᱥᱟᱶᱛᱮ ᱵᱮᱞ ᱟᱭᱠᱚᱱ ᱦᱚᱸᱵᱚᱱ ᱚᱛᱟᱭ ᱢᱟ ᱢᱟ ᱛᱚᱵᱮ ᱛᱮᱦᱮᱧ ᱫᱚ ᱱᱚᱰᱮ ᱜᱮ ᱡᱚᱦᱟᱨ